ᱛᱮᱦᱮᱧ ᱫᱚ ᱱᱟᱦᱟᱜ ᱯᱮ ᱵᱟᱲᱟᱭ ᱜᱮᱭᱟ ᱡᱚᱛᱚ ᱦᱚᱲ ᱛᱮᱦᱮᱧ ᱫᱚ ᱨᱚᱡᱚ ᱯᱟᱨᱟᱵᱽ ᱠᱟᱱᱟ ᱟᱨ ᱛᱮᱦᱮᱧ ᱫᱚ ᱱᱟᱦᱟᱜ ᱯᱩᱭᱞᱩ ᱨᱚᱡᱚ ᱟᱨ ᱜᱟᱯᱟ ᱫᱚ ᱫᱚᱥᱟᱨ ᱨᱚᱡᱚ ᱛᱚᱵᱮ ᱟᱵᱚ ᱢᱟ ᱱᱚᱛᱮ ᱱᱚᱣᱟ ᱱᱟᱞᱦᱟ ᱫᱤᱥᱚᱢ ᱨᱮ ᱦᱮᱱᱟᱜ ᱵᱚᱱᱟ ᱛᱚ ᱱᱟᱞᱦᱟ ᱫᱤᱥᱚᱢ ᱨᱮᱢᱟ ᱚᱱᱠᱟ ᱢᱟ ᱱᱟᱦᱟᱜ ᱵᱟᱵᱚ ᱯᱟᱨᱟᱵᱽ ᱫᱟᱲᱮᱭᱟᱜᱼᱟ ᱡᱟᱦᱟᱸ ᱞᱮᱠᱟ ᱫᱤᱥᱚᱢ ᱠᱷᱚᱱ ᱠᱟᱹᱴᱤᱡ ᱠᱟᱹᱡ ᱪᱩᱞᱩᱝ ᱧᱚᱜ ᱰᱷᱮᱨ ᱢᱟ ᱵᱟᱵᱚ ᱯᱟᱨᱟᱵᱽ ᱫᱟᱲᱮᱭᱟᱜᱼᱟ ᱠᱟᱹᱡ ᱪᱩᱞᱩᱝ ᱠᱚᱢ ᱵᱚ ᱯᱟᱨᱟᱵᱚᱜᱼᱟ ᱟᱨ ᱱᱚᱰᱮ ᱢᱟ ᱱᱟᱦᱟᱜ ᱚᱱᱠᱟ ᱛᱟᱝ ᱦᱟᱺᱰᱤ ᱠᱚ ᱵᱟᱵᱚ ᱪᱚᱰᱚᱨ ᱫᱟᱲᱮᱭᱟᱜᱼᱟ ᱜᱮᱡ ᱜᱩᱨᱤᱡ ᱢᱟ ᱵᱟᱵᱚ ᱫᱟᱲᱮᱭᱟᱜᱼᱟ ᱟᱨ ᱫᱤᱥᱚᱢ ᱥᱮᱫ ᱪᱟᱞᱟᱣ ᱞᱮᱱᱠᱷᱟᱱ ᱫᱚ ᱦᱩᱱᱟᱹᱝ ᱫᱤᱥᱚᱢ ᱥᱮᱫ ᱨᱮᱫᱚ ᱜᱮᱡ ᱜᱩᱨᱤᱡ ᱠᱟᱛᱮᱫ ᱟᱫᱚ ᱵᱚ ᱵᱚᱸᱜᱟ ᱵᱳᱨᱳ ᱧᱚᱜ ᱠᱮᱭᱟ ᱟᱨ ᱛᱟᱝ ᱦᱟᱺᱰᱤ ᱠᱚᱵᱚ ᱧᱩ ᱵᱟᱲᱟ ᱧᱚᱜ ᱠᱮᱭᱟ ᱦᱩᱱᱟᱹᱝ ᱟᱨ ᱟᱫᱚ ᱱᱚᱛᱮ ᱨᱮᱫᱚ ᱱᱚᱝᱠᱟ ᱥᱟᱫᱟ ᱥᱤᱫᱷᱟᱹ ᱜᱮ ᱟᱨ ᱯᱤᱴᱷᱟᱹ ᱠᱚ ᱵᱮᱱᱟᱣ ᱵᱟᱲᱟ ᱠᱟᱛᱮᱫ ᱡᱚᱢ ᱵᱟᱲᱟ ᱦᱩᱭᱩᱜᱼᱟ ᱟᱨ ᱤᱧ ᱢᱟ ᱱᱟᱦᱟᱜ ᱯᱮ ᱯᱩᱱ ᱢᱟᱦᱟ ᱦᱩᱭᱮᱱᱟ ᱯᱮ ᱢᱟᱦᱟ ᱜᱟᱱ ᱦᱩᱭᱩᱜ ᱠᱟᱱᱟ ᱵᱟᱦᱨᱮ ᱥᱮᱱ ᱨᱤᱧ ᱛᱟᱦᱮᱸ ᱠᱟᱱᱟ ᱛᱮᱦᱮᱧ ᱜᱤᱧ ᱱᱮᱜᱼᱮ ᱱᱤᱛᱚᱜ ᱜᱮ ᱱᱟᱦᱟᱜ ᱤᱧ ᱥᱮᱴᱮᱨ ᱟᱠᱟᱱ ᱛᱮ ᱛᱟᱨᱯᱚᱨᱮ ᱛᱩᱯᱩ ᱵᱟᱲᱟᱭᱮᱱ ᱛᱤᱧ ᱟᱫᱚ ᱢᱮᱱᱮᱫ ᱟᱹᱧ ᱦᱟᱯᱮ ᱵᱟᱨ ᱯᱮ ᱫᱤᱱ ᱦᱩᱭᱮᱱᱟ ᱵᱷᱤᱰᱤᱭᱳ ᱟᱹᱣᱨᱤᱧ ᱟᱯᱞᱳᱰᱟ ᱟᱨ ᱛᱮᱦᱮᱧ ᱫᱚ ᱱᱟᱦᱟᱜ ᱟᱫᱚᱧ ᱢᱮᱱᱮᱫᱼᱟ ᱦᱟᱯᱮ ᱛᱮᱦᱮᱧ ᱨᱚᱡᱚ ᱠᱟᱱᱟ ᱨᱚᱡᱚ ᱵᱟᱵᱚᱫ ᱛᱮ ᱢᱤᱫᱴᱤᱡ ᱵᱷᱤᱰᱤᱭᱳᱧ ᱟᱯᱞᱳᱰᱟ ᱟᱫᱚ ᱚᱱᱟ ᱠᱷᱟᱹᱛᱤᱨ ᱛᱮ ᱛᱩᱯᱩ ᱵᱟᱲᱟᱭᱮᱱ ᱛᱤᱧ ᱟᱫᱚᱧ ᱟᱨ ᱠᱩᱞᱤ ᱵᱟᱲᱟ ᱠᱮᱫ ᱠᱚᱣᱟ ᱯᱤᱴᱷᱟᱹ ᱠᱚ ᱪᱮᱫ ᱠᱚᱠᱚ ᱯᱤᱴᱷᱟᱹ ᱟᱠᱟᱫᱼᱟ ᱟᱫᱚ ᱯᱤᱴᱷᱟᱹ ᱠᱚᱠᱚ ᱥᱟᱨᱮᱡ ᱠᱟᱣᱫᱤᱧᱟ ᱦᱟᱸᱜ ᱚᱱᱟ ᱯᱤᱴᱷᱟᱹ ᱠᱚᱧ ᱫᱮᱠᱷᱟᱣ ᱧᱚᱜ ᱟᱯᱮ ᱟᱨ ᱨᱚᱡᱚ ᱢᱟ ᱱᱟᱦᱟᱜ ᱢᱮᱱ ᱞᱮᱠᱷᱟᱱ ᱟᱵᱚᱣᱟᱜ ᱢᱟ ᱟᱹᱰᱤ ᱢᱟᱨᱟᱝ ᱯᱚᱨᱚᱵᱽ ᱠᱟᱱᱟ ᱛᱚ ᱫᱤᱥᱚᱢ ᱨᱮ ᱛᱟᱦᱮᱸ ᱞᱮᱠᱷᱟᱱ ᱫᱚ ᱦᱩᱱᱟᱹᱝ ᱚᱲᱟᱜ ᱨᱮ ᱵᱟᱹᱦᱩ ᱦᱩᱱᱟᱹᱝ ᱜᱮᱡ ᱜᱩᱨᱤᱡ ᱠᱟᱛᱮᱫ ᱦᱟᱺᱰᱤ ᱠᱚ ᱪᱚᱰᱚᱨ ᱵᱟᱲᱟ ᱠᱟᱛᱮᱫ ᱟᱫᱚ ᱧᱩ ᱵᱟᱲᱟ ᱠᱮᱭᱟ ᱵᱚᱱ ᱦᱩᱱᱟᱹᱝ ᱟᱨ ᱚᱱᱠᱟ ᱢᱟ ᱱᱟᱦᱟᱜ ᱚᱯᱚᱨᱪᱩᱱᱤᱴᱤ ᱵᱟᱝ ᱧᱟᱢᱚᱜ ᱠᱟᱱᱟ ᱡᱮᱦᱮᱛᱩ ᱟᱵᱚ ᱢᱟ ᱜᱩᱛᱤ ᱠᱚᱲᱟ ᱠᱟᱱᱟ ᱵᱚᱱ ᱛᱚ ᱚᱱᱟ ᱠᱷᱟᱹᱛᱤᱨ ᱚᱱᱠᱟ ᱥᱚᱢᱚᱭ ᱠᱚ ᱵᱟᱭ ᱧᱟᱢᱚᱜ ᱠᱟᱱ ᱠᱷᱟᱹᱛᱤᱨ ᱛᱮ ᱟᱫᱚ ᱫᱤᱥᱚᱢ ᱥᱮᱫ ᱵᱟᱝ ᱪᱟᱞᱟᱣ ᱦᱩᱭ ᱫᱟᱲᱮᱭᱟᱜ ᱠᱟᱱᱟ ᱟᱨ ᱨᱚᱡᱚ ᱠᱟᱱ ᱨᱮᱦᱚᱸ ᱛᱮᱦᱮᱧ ᱱᱤᱛᱚᱜ ᱩᱛᱟᱹᱨᱤᱧ ᱥᱮᱴᱮᱨᱚᱜ ᱠᱟᱱᱟ ᱛᱚ ᱴᱷᱤᱠ ᱜᱮᱭᱟ ᱟᱨ ᱪᱮᱫ ᱠᱚ ᱦᱟᱸᱜ ᱠᱚ ᱵᱮᱱᱟᱣ ᱠᱟᱜᱼᱟ ᱚᱱᱟ ᱠᱚᱵᱚ ᱧᱮᱞ ᱥᱟᱸᱜᱮᱭᱟ ᱦᱟᱸᱜ ᱟᱨ ᱟᱯᱮ ᱠᱚ ᱪᱮᱫ ᱞᱮᱠᱟ ᱨᱚᱡᱚ ᱯᱮ ᱯᱚᱨᱚᱵᱚᱜ ᱠᱟᱱᱟ ᱚᱱᱟ ᱠᱚ ᱦᱟᱸᱜ ᱠᱚᱢᱮᱱᱴ ᱢᱟᱫᱽᱫᱷᱚᱢ ᱛᱮ ᱞᱟᱹᱭ ᱛᱟᱵᱚᱱ ᱯᱮ ᱢᱟ ᱛᱚᱵᱮ ᱱᱟᱦᱟᱜ ᱤᱧ ᱫᱮᱠᱷᱟᱣ ᱟᱯᱮ ᱠᱟᱱᱟ ᱪᱮᱫ ᱠᱚ ᱞᱮ ᱵᱮᱱᱟᱣ ᱟᱠᱟᱫᱼᱟ ᱟᱨ ᱥᱟᱫᱟ ᱥᱤᱫᱟᱹ ᱚᱱᱟ ᱱᱚᱛᱮ ᱨᱮ ᱡᱟᱦᱟᱸ ᱞᱮᱠᱟ ᱯᱟᱨᱚᱢ ᱠᱟᱛᱷᱟ ᱯᱚᱨᱚᱵᱽ ᱢᱟᱱᱟᱣ ᱠᱟᱛᱷᱟ ᱚᱱᱠᱟ ᱢᱟᱱᱟᱣ ᱦᱩᱭᱩᱜ ᱠᱟᱱᱟ ᱟᱨ ᱟᱨ ᱫᱤᱥᱚᱢ ᱥᱮᱱ ᱨᱮᱫᱚ ᱫᱤᱥᱚᱢ ᱥᱮᱱ ᱞᱮᱠᱟ ᱟᱨ ᱱᱟᱛᱮ ᱱᱟᱞᱦᱟ ᱫᱤᱥᱚᱢ ᱨᱮᱫᱚ ᱱᱟᱞᱦᱟ ᱫᱤᱥᱚᱢ ᱥᱮᱱ ᱞᱮᱠᱟ ᱛᱚᱵᱮ ᱢᱟ ᱛᱚᱵᱮ ᱱᱚᱜᱼᱚᱭ ᱱᱟᱦᱟᱜ ᱤᱧ ᱫᱮᱠᱷᱟᱣ ᱟᱯᱮ ᱠᱟᱱᱟ ᱪᱮᱫ ᱠᱚ ᱞᱮ ᱵᱮᱱᱟᱣ ᱟᱠᱟᱫᱼᱟ ᱟᱨ ᱵᱚ ᱡᱚᱢ ᱧᱚᱜᱟ ᱪᱮᱫ ᱞᱮᱠᱟ ᱥᱤᱵᱤᱞ ᱠᱟᱱᱟ ᱥᱮ ᱵᱟᱝᱟ ᱢᱟ ᱛᱚᱵᱮ ᱤᱴᱞᱤ ᱵᱮᱱᱟᱣ ᱠᱟᱜᱼᱟᱭ ᱤᱴᱞᱤ ᱟᱨ ᱱᱚᱣᱟ ᱠᱮᱠᱮ ᱵᱮᱱᱟᱣ ᱠᱟᱜᱼᱟ ᱟᱨ ᱪᱮᱫ ᱠᱚᱪᱚ ᱠᱚ ᱵᱮᱱᱟᱣ ᱞᱟᱜᱼᱟ ᱤᱧ ᱢᱟᱧ ᱛᱟᱭᱱᱚᱢ ᱟᱠᱟᱱ ᱛᱟᱦᱮᱸᱫ ᱟᱨ ᱱᱤᱱᱟᱹᱜ ᱠᱚᱠᱚ ᱥᱟᱨᱮᱡ ᱠᱟᱣᱫᱤᱧᱟ ᱱᱚᱣᱟ ᱤᱴᱞᱤ ᱟᱨ ᱤᱴᱞᱤ ᱞᱮᱠᱟ ᱜᱮᱠᱚ ᱵᱮᱱᱟᱣ ᱠᱟᱜᱼᱟ ᱪᱮᱫ ᱤᱴᱞᱤ ᱠᱟᱱ ᱜᱮᱭᱟ ᱯᱟᱞᱮᱫ ᱵᱟᱹᱧ ᱡᱚᱢ ᱵᱤᱰᱟᱹᱣ ᱠᱟᱜᱼᱟ ᱟᱨ ᱱᱚᱜᱼᱚᱭ ᱛᱟᱨᱟ ᱱᱚᱣᱟ ᱱᱟᱦᱟᱜ ᱠᱮᱠ ᱠᱟᱱᱟ ᱟᱨ ᱪᱮᱫ ᱠᱚᱪᱚ ᱠᱚ ᱵᱮᱱᱟᱣ ᱞᱮᱜᱼᱟ ᱡᱤᱞ ᱠᱚᱠᱚ ᱩᱛᱩ ᱞᱮᱜᱼᱟ ᱯᱟᱞᱮ ᱤᱧ ᱢᱟ ᱵᱟᱦᱨᱮᱧ ᱪᱟᱞᱟᱣ ᱞᱮᱱᱟ ᱚᱱᱟᱛᱮ ᱥᱟᱨᱮᱡ ᱱᱤᱱᱟᱹᱜ ᱜᱮᱠᱚ ᱥᱟᱨᱮᱡ ᱠᱟᱣᱫᱤᱧᱟ ᱟᱯᱮ ᱛᱚᱵᱮᱧ ᱡᱚᱢ ᱵᱤᱰᱟᱹᱣ ᱞᱮᱜᱮ ᱪᱮᱫ ᱞᱮᱠᱟ ᱥᱤᱵᱤᱞ ᱠᱟᱱᱟ ᱥᱮ ᱵᱟᱝ ᱟᱹᱰᱤ ᱠᱚᱰᱟ ᱥᱤᱵᱤᱞ ᱠᱟᱱᱟ ᱟᱯᱮ ᱟᱞᱚᱯᱮ ᱟᱥᱚᱜᱼᱟ ᱵᱟᱝᱠᱷᱟᱱ ᱦᱟᱸᱜ ᱞᱟᱡ ᱠᱚ ᱦᱟᱹᱥᱩᱭᱤᱧᱟ ᱱᱚᱣᱟ ᱦᱚᱸ ᱵᱮᱥ ᱜᱮ ᱵᱩᱡᱷᱟᱹᱜ ᱠᱟᱱᱟ ᱡᱟ ᱟᱯᱮ ᱱᱚᱣᱟ ᱯᱚᱨᱮᱧ ᱡᱚᱢ ᱞᱮᱜᱮ ᱱᱚᱣᱟ ᱠᱮᱠ ᱪᱮᱫ ᱞᱮᱠᱟ ᱵᱩᱡᱷᱟᱹᱜ ᱠᱟᱱᱟ ᱠᱮᱠ ᱦᱚᱸ ᱯᱟᱞᱮ ᱥᱤᱵᱤᱞ ᱜᱮᱭᱟ ᱟᱨ ᱟᱞᱚᱯᱮ ᱟᱥᱚᱜ ᱛᱟᱵᱚᱱᱟ ᱦᱳᱭ ᱮᱢᱟ ᱯᱮᱭᱟᱹᱧ ᱱᱟᱦᱟᱜ ᱦᱤᱡᱩᱜ ᱠᱷᱟᱱ ᱯᱮ ᱡᱟᱦᱟᱸ ᱛᱤᱥᱚᱜ ᱤᱧ ᱴᱷᱮᱱ ᱡᱚᱢ ᱟᱯᱮ ᱱᱟᱦᱟᱜ ᱟᱨ ᱵᱟᱹᱦᱩ ᱱᱟᱦᱟᱜ ᱮ ᱵᱮᱱᱟᱣ ᱟᱯᱮᱭᱟ ᱦᱚ ᱛᱚᱵᱮ ᱡᱚᱢ ᱵᱤᱰᱟᱹᱣ ᱞᱟᱹᱜᱤᱫ ᱪᱮᱫ ᱞᱮᱠᱟ ᱵᱩᱡᱷᱟᱹᱜ ᱠᱟᱱᱟ ᱱᱚᱣᱟ ᱦᱚᱸ ᱟᱹᱰᱤ ᱪᱚᱨᱚᱠ ᱵᱩᱡᱷᱟᱹᱜ ᱠᱟᱱᱟ ᱢᱟᱱᱮ ᱯᱷᱟᱥᱴ ᱠᱞᱟᱥ ᱵᱩᱡᱷᱟᱹᱜ ᱠᱟᱱᱟ ᱱᱚᱣᱟ ᱦᱚᱸ ᱛᱚᱵᱮ ᱡᱟᱦᱳ ᱱᱤᱱᱟᱹᱜ ᱜᱮ ᱱᱟᱦᱟᱜ ᱠᱚ ᱥᱟᱨᱮᱡ ᱠᱟᱣᱫᱤᱧ ᱱᱤᱱᱟᱹᱜ ᱜᱮ ᱱᱟᱦᱟᱜ ᱤᱧ ᱡᱚᱢ ᱦᱩᱭ ᱞᱮᱜᱮ ᱡᱚᱢ ᱦᱩᱭ ᱠᱟᱛᱮᱫ ᱱᱟᱦᱟᱜ ᱟᱫᱚ ᱱᱟᱦᱟᱜ ᱤᱧ ᱞᱟᱹᱭ ᱟᱯᱮᱭᱟ ᱱᱟᱦᱟᱜ

ᱤᱧᱟᱹᱜ ᱭᱩᱴᱩᱵᱽ ᱪᱮᱱᱮᱞ ᱥᱟᱞᱟᱜ ᱡᱚᱲᱟᱣ ᱛᱟᱦᱮᱱ ᱯᱮ ᱢᱟ ᱛᱚᱵᱮ ᱡᱚᱦᱟᱨ ᱜᱮ᱾